ᱛᱚᱵᱮ ᱟᱵᱚ ᱥᱟᱱᱛᱟᱲ ᱦᱚᱯᱚᱱ ᱥᱮ ᱥᱟᱱᱛᱟᱲ ᱟᱵᱚ ᱯᱤᱞᱪᱩ ᱦᱟᱲᱟᱢ ᱨᱮᱱ ᱠᱷᱮᱨᱣᱟᱲ ᱦᱚᱯᱚᱱ ᱠᱤᱱᱟᱜ ᱩᱱᱠᱩ ᱠᱚ ᱵᱟᱠᱷᱨᱟ ᱜᱮ ᱡᱩᱫᱤ ᱥᱟᱱᱛᱟᱲ ᱠᱟᱱ ᱜᱮᱭᱟ ᱵᱚᱱ ᱛᱚ ᱟᱸᱡᱚᱢ ᱛᱟᱵᱚᱱ ᱯᱮ ᱴᱷᱤᱠ ᱟᱸᱡᱚᱢ ᱛᱟᱵᱚᱱ ᱯᱮ ᱟᱨ ᱴᱷᱤᱠ ᱥᱮ ᱵᱟᱝ ᱴᱷᱤᱠ ᱚᱱᱟ ᱫᱚ ᱟᱯᱮ ᱜᱮ ᱞᱟᱹᱭ ᱛᱟᱵᱚᱱ ᱯᱮ ᱡᱩᱫᱤ ᱟᱵᱚ ᱥᱟᱱᱛᱟᱲ ᱥᱚᱢᱟᱡᱽ ᱨᱮᱱᱟᱜ ᱥᱮ ᱥᱟᱨᱱᱟ ᱫᱷᱚᱨᱚᱢ ᱨᱮᱱᱟᱜ ᱠᱟᱛᱷᱟ ᱡᱩᱫᱤ ᱱᱩᱱᱟᱹᱜ ᱜᱮ ᱵᱟᱹᱲᱤᱡ ᱛᱟᱵᱚᱱᱟ ᱢᱮᱱᱠᱷᱟᱱ ᱫᱚ ᱟᱞᱚᱯᱮ ᱧᱮᱞ ᱛᱟᱵᱚᱱᱟ ᱵᱷᱤᱰᱤᱭᱳ ᱢᱟ ᱛᱚᱵᱮ ᱛᱮᱦᱮᱧ ᱟᱯᱮ ᱠᱚ ᱢᱤᱫᱴᱟᱝ ᱠᱟᱛᱷᱟᱧ ᱯᱟᱲᱦᱟᱣ ᱵᱩᱡᱷᱟᱹᱣ ᱯᱮ ᱛᱟᱵᱚᱱᱟ ᱟᱨ ᱟᱸᱡᱚᱢ ᱟᱯᱮ ᱛᱟᱵᱚᱱᱟᱹᱧ ᱱᱚᱣᱟ ᱫᱚ ᱱᱟᱜ ᱥᱟᱨᱱᱟ ᱫᱷᱚᱨᱚᱢ ᱨᱮᱱᱟᱜ ᱵᱳᱭ ᱠᱟᱱ ᱜᱮᱭᱟ ᱮᱠᱪᱩᱭᱮᱞᱤ ᱛᱚ ᱮᱛᱚᱦᱚᱵ ᱟᱵᱚᱱ ᱟᱵᱚ ᱯᱤᱞᱪᱩ ᱜᱟᱬᱟ ᱠᱷᱮᱨᱣᱟᱲ ᱦᱚᱯᱚᱱ ᱠᱚᱣᱟᱜ ᱱᱟᱜᱟᱢ ᱟᱜᱟᱢ ᱟᱨ ᱛᱤᱱᱟᱹᱝ ᱪᱟᱭ ᱪᱚᱞᱚᱱ ᱞᱮᱱᱛᱮ ᱟᱹᱰᱤ ᱵᱚᱛᱚᱨ ᱵᱷᱟᱵᱽᱱᱟ ᱜᱮ ᱵᱩᱡᱷᱟᱹᱜ ᱠᱟᱱᱟ ᱴᱷᱤᱠ ᱜᱮᱭᱟ ᱜᱟᱹᱦᱤᱨ ᱢᱚᱱᱮ ᱛᱮ ᱩᱭᱦᱟᱹᱨ ᱞᱮᱱᱠᱷᱟᱱ ᱢᱮᱫ ᱠᱷᱚᱱ ᱢᱮᱫ ᱫᱟᱜ ᱡᱚᱨᱚ ᱜᱚᱫᱚᱜᱼᱟ ᱟᱨ ᱛᱮᱛᱟᱝ ᱛᱮ ᱱᱟᱹᱨᱲᱤ ᱦᱚᱸ ᱦᱟᱭᱮᱫ ᱜᱚᱫᱚᱜᱼᱟ ᱴᱷᱤᱠ ᱜᱮᱭᱟ ᱱᱚᱣᱟ ᱠᱚᱫᱚ ᱥᱟᱱᱛᱟᱲ ᱥᱚᱢᱟᱡᱽ ᱞᱟᱹᱜᱤᱫ ᱫᱚ ᱮᱲᱮ ᱠᱟᱛᱷᱟ ᱠᱟᱱᱟ ᱥᱟᱹᱨᱤ ᱠᱟᱛᱷᱟ ᱫᱚ ᱵᱟᱝ ᱠᱟᱱᱟ ᱱᱚᱣᱟ ᱫᱚ ᱠᱷᱟᱹᱞᱤ ᱯᱷᱮᱠ ᱠᱚ ᱚᱞ ᱟᱠᱟᱫᱼᱟ

ᱚᱱᱟ ᱦᱚᱸ ᱟᱨ ᱱᱚᱰᱮ ᱚᱞ ᱠᱮᱫᱼᱟ ᱟᱵᱚᱨᱤᱱ ᱵᱚᱸᱜᱟ ᱵᱩᱨᱩ ᱥᱟᱶ ᱥᱩᱞᱩᱠ ᱥᱟᱹᱜᱟᱹᱭ ᱵᱟᱵᱚ ᱫᱚᱦᱚᱭᱮᱫ ᱛᱮ ᱫᱷᱚᱨᱚᱢ ᱦᱚᱨ ᱫᱚ ᱦᱚᱨ ᱦᱚᱸ ᱵᱟᱵᱚ ᱯᱟᱸᱡᱟ ᱧᱟᱢ ᱫᱟᱲᱮᱭᱟᱜ ᱠᱟᱱᱟ ᱵᱚᱸᱜᱟ ᱵᱩᱨᱩ ᱨᱮᱱᱟᱜ ᱠᱟᱛᱷᱟ ᱠᱟᱱ ᱜᱮᱭᱟ ᱡᱟᱦᱮᱨ ᱵᱚᱸᱜᱟ ᱫᱚ ᱚᱠᱚᱭ ᱪᱟᱞᱟᱜᱼᱟ ᱡᱟᱦᱮᱨ ᱵᱚᱸᱜᱟ ᱫᱚ ᱚᱠᱚᱭ ᱪᱟᱞᱟᱜᱼᱟ ᱡᱟᱦᱮᱨ ᱵᱚᱸᱜᱟ ᱫᱚ ᱟᱵᱚ ᱫᱚ ᱠᱷᱟᱹᱞᱤ ᱚᱸᱰᱮ ᱫᱚ ᱥᱤᱢ ᱤᱫᱤ ᱠᱟᱛᱮ ᱥᱤᱢ ᱤᱫᱤ ᱠᱟᱛᱮ ᱚᱸᱰᱮ ᱵᱚᱱ ᱧᱮᱞ ᱠᱚᱣᱟ ᱟᱨ ᱢᱤᱢᱤᱫᱴᱟᱝ ᱦᱚᱲ ᱵᱚᱱ ᱛᱩᱱᱠᱷᱤ ᱠᱚᱣᱟ

ᱟᱨ ᱦᱚᱲ ᱪᱷᱟᱹᱲ ᱚᱱᱟ ᱠᱚᱨᱮᱱᱟᱜ ᱠᱟᱛᱷᱟ ᱚᱱᱟᱛᱮ ᱯᱤᱞᱪᱩ ᱯᱤᱞᱪᱩ ᱦᱟᱲᱟᱢ ᱟᱨ ᱯᱤᱞᱪᱩ ᱵᱩᱲᱦᱤ ᱠᱤᱱ ᱢᱮᱱ ᱦᱚᱴᱚ ᱟᱠᱟᱫᱼᱟ ᱡᱟᱹᱛᱤ ᱨᱮᱱᱟᱜ ᱨᱮᱦᱮᱫ ᱡᱤᱣᱤ ᱨᱮᱱᱟᱜ ᱛᱚᱞᱟᱥ ᱵᱟᱝ ᱵᱟᱰᱟᱭ ᱦᱚᱲ ᱫᱚ ᱵᱚᱭᱦᱟ ᱠᱟᱬᱟ ᱨᱮᱜᱮᱢ ᱛᱟᱦᱮᱱ ᱦᱮᱸ ᱥᱮ ᱵᱟᱞᱮ ᱵᱟᱲᱟᱭᱟ ᱟᱞᱮ ᱯᱮ ᱥᱤᱠᱷᱟᱹᱣᱮᱫ ᱞᱮᱭᱟ ᱟᱞᱮ ᱛᱤᱱᱟᱹᱜ ᱯᱟᱹᱴᱭᱟᱹ ᱨᱮᱞᱮ ᱫᱩᱲᱩᱵ ᱟᱠᱟᱱᱟ ᱟᱯᱮ ᱛᱤᱱᱟᱹᱜ ᱯᱟᱹᱴᱭᱟᱹ ᱨᱮᱯᱮ ᱫᱩᱲᱩᱵ ᱟᱠᱟᱱᱟ ᱟᱞᱮ ᱯᱮ ᱥᱤᱠᱷᱟᱹᱣᱮᱫ ᱞᱮᱭᱟ ᱟᱞᱮ ᱫᱚ ᱡᱷᱚᱛᱚᱣᱟᱜ ᱞᱮ ᱵᱟᱰᱟᱭᱟ ᱟᱯᱮ ᱜᱮ ᱱᱮᱛᱟᱨ ᱛᱤᱱᱟᱹᱜ ᱜᱟᱱ ᱦᱚᱲ ᱯᱮ ᱩᱰᱩᱠ ᱟᱠᱟᱱᱟ ᱩᱰᱩᱠ ᱠᱟᱛᱮ ᱫᱮᱞᱟ ᱦᱟᱸᱰᱮ ᱢᱤᱴᱤᱝ ᱫᱮᱞᱟ ᱱᱟᱸᱰᱮ ᱢᱤᱴᱤᱝ ᱚᱱᱠᱟ ᱯᱮ ᱦᱚᱦᱚᱭᱮᱫᱟ ᱦᱮᱸ ᱥᱮ ᱟᱞᱮ ᱫᱚ ᱡᱷᱚᱛᱚᱣᱟᱜ ᱞᱮ ᱵᱟᱰᱟᱭᱟ ᱢᱮᱱᱠᱷᱟᱱ ᱱᱤᱱᱟᱹᱜ ᱠᱟᱛᱷᱟ ᱦᱚᱸ ᱴᱷᱤᱠᱟᱹ ᱫᱚᱦᱚ ᱠᱟᱜ ᱛᱟᱵᱚᱱ ᱯᱮ ᱚᱠᱚᱭ ᱛᱤᱱᱟᱹᱜ ᱜᱮᱭᱟᱱ ᱯᱮ ᱞᱟᱹᱭᱚᱜ ᱠᱟᱱ ᱛᱟᱵᱚᱱᱟ ᱟᱹᱛᱩ ᱨᱮᱱ ᱦᱤᱱᱫᱤ ᱛᱮᱦᱚᱸ ᱠᱚ ᱢᱮᱱ ᱟᱠᱟᱫᱼᱟ ᱟᱯᱱᱟ ᱜᱟᱞᱤ ᱢᱮ ᱠᱩᱛᱟ ᱵᱤ ᱥᱮᱨ ᱦᱚᱛᱮ ᱦᱮᱸ ᱠᱤᱱᱛᱩ ᱱᱚᱣᱟ ᱫᱚ ᱦᱟᱸᱜ ᱦᱤᱱᱫᱤ ᱛᱤᱧ ᱞᱟᱹᱭᱮᱫ ᱛᱟᱵᱚᱱᱟ ᱴᱚᱞᱟ ᱨᱮᱦᱚᱸ ᱵᱚᱱ ᱵᱷᱟᱹᱵᱤᱜᱼᱟ ᱟᱵᱚ ᱴᱚᱞᱟ ᱨᱮᱫᱚ ᱟᱵᱚ ᱥᱮᱛᱟ ᱠᱟᱱᱟ ᱵᱚᱱ ᱠᱤᱱᱛᱩ ᱛᱟᱹᱨᱩᱵ ᱞᱮᱠᱟ ᱜᱮᱵᱚᱱ ᱢᱚᱱᱮᱜᱼᱟ ᱡᱮ ᱚᱠᱚᱭ ᱦᱤᱡᱩᱜᱼᱟ ᱤᱧᱟᱹᱜ ᱴᱚᱞᱟ ᱛᱮ ᱩᱱᱤ ᱫᱚᱧ ᱦᱟᱨᱟᱭᱮᱭᱟ ᱢᱮᱱᱠᱷᱟᱱ ᱩᱰᱩᱠᱚᱜ ᱞᱟᱹᱠᱛᱤᱜ ᱠᱟᱱᱟ ᱫᱤᱥᱚᱢ ᱫᱟᱬᱟᱱ ᱨᱮᱱᱟᱜ ᱞᱟᱹᱠᱛᱤᱜ ᱠᱟᱱᱟ ᱵᱟᱲᱟᱭ ᱡᱚᱝ ᱫᱚᱨᱠᱟᱨᱚᱜ ᱠᱟᱱᱟ ᱡᱚᱛᱚ ᱥᱟᱱᱛᱟᱲ ᱥᱟᱞᱟᱜ ᱜᱟᱛᱮ ᱫᱚᱨᱠᱟᱨᱚᱜ ᱠᱟᱱᱟ ᱠᱟᱛᱷᱟ ᱨᱮᱦᱚᱸ ᱢᱮᱱᱟᱜ ᱟᱠᱟᱫᱼᱟ ᱢᱚᱬᱮ ᱦᱚᱲ ᱥᱟᱞᱟᱜ ᱮᱢ ᱜᱟᱛᱮ ᱞᱮᱱᱟ ᱢᱚᱬᱮ ᱜᱚᱴᱟᱝ ᱠᱟᱛᱷᱟ ᱫᱚᱢ ᱪᱮᱫᱟ ᱟᱨ ᱡᱩᱫᱤ ᱵᱟᱢ ᱜᱟᱛᱮᱜᱼᱟ ᱢᱮᱱᱠᱷᱟᱱ ᱢᱚᱬᱮ ᱜᱚᱴᱟᱝ ᱫᱚ ᱪᱮᱫ ᱢᱤᱫᱴᱟᱝ ᱠᱟᱛᱷᱟ ᱦᱚᱸ ᱵᱟᱢ ᱪᱮᱫᱟ ᱛᱚᱵᱮ ᱱᱚᱣᱟ ᱠᱚ ᱡᱟᱦᱟᱸ ᱱᱚᱣᱟ ᱵᱩᱦᱤ ᱨᱮ ᱚᱞ ᱟᱠᱟᱱᱟ ᱟᱹᱰᱤ ᱡᱚᱛᱷᱟᱛ ᱡᱤᱱᱤᱥ ᱚᱞ ᱟᱠᱟᱱᱟ ᱢᱮᱱᱠᱷᱟᱱ ᱛᱤᱱᱟᱹᱜ ᱜᱟᱱ ᱪᱚᱝ ᱟᱵᱚᱨᱮᱱ ᱦᱚᱲ ᱢᱮᱱᱟᱜ ᱠᱚᱣᱟ ᱵᱟᱠᱚ ᱵᱟᱲᱟᱭ ᱡᱚᱝᱟᱜ ᱠᱟᱱᱟ ᱟᱨ ᱱᱚᱣᱟ ᱠᱚ ᱠᱟᱛᱷᱟ ᱤᱫᱤ ᱠᱟᱛᱮ ᱜᱮ ᱵᱟᱠᱚ ᱨᱚᱲᱟ ᱟᱹᱰᱤ ᱜᱟᱱ ᱜᱮᱭᱟᱱ ᱦᱚᱲ ᱢᱮᱱᱟᱜ ᱠᱚ ᱛᱟᱵᱚᱱᱟ ᱟᱹᱰᱤ ᱜᱟᱱ ᱵᱩᱡᱷᱟᱹᱣ ᱥᱚᱱᱟ ᱦᱚᱲ ᱢᱮᱱᱟᱜ ᱠᱚ ᱛᱟᱵᱚᱱᱟ ᱢᱮᱱᱠᱷᱟᱱ ᱟᱵᱚ ᱫᱚ ᱪᱤᱞᱤ ᱠᱟᱱᱟ ᱵᱚᱱ ᱟᱵᱚ ᱫᱚ ᱪᱤᱞᱤ ᱦᱚᱸ ᱵᱟᱝ ᱠᱟᱱᱟ ᱵᱚᱱ ᱡᱩᱫᱤ ᱩᱱᱠᱩ ᱠᱚ ᱩᱰᱩᱠᱚᱜᱼᱟ ᱚᱱᱟ ᱴᱚᱞᱟ ᱨᱮᱱ ᱜᱮ ᱩᱱᱠᱩ ᱦᱚᱲ ᱥᱤᱠᱷᱱᱟᱹᱛ ᱦᱚᱲ ᱡᱩᱫᱤ ᱠᱚ ᱩᱰᱩᱠᱚᱜᱼᱟ ᱢᱮᱱᱠᱷᱟᱱ ᱚᱱᱟ ᱴᱚᱞᱟ ᱫᱚ ᱟᱹᱰᱤ ᱠᱮᱴᱮᱡᱚᱜᱼᱟ ᱢᱮᱱᱠᱷᱟᱱ ᱥᱟᱱᱛᱟᱲ ᱥᱚᱢᱟᱡᱽ ᱵᱟᱠᱷᱨᱟ ᱛᱮ ᱡᱩᱫᱤ ᱠᱚ ᱢᱮᱱᱟ ᱢᱤᱫᱴᱟᱝ ᱟᱨ ᱱᱩᱱ ᱢᱟᱨᱟᱝ ᱟᱹᱛᱩ ᱨᱮ ᱚᱸᱰᱮ ᱢᱤᱫ ᱦᱚᱲ ᱜᱟᱱᱮ ᱩᱰᱩᱠᱚᱜᱼᱟ ᱢᱮᱱᱠᱷᱟᱱ ᱩᱱᱤ ᱫᱚ ᱵᱟᱭ ᱫᱟᱲᱮᱭᱟᱜᱼᱟ ᱠᱤᱱᱛᱩ ᱵᱚᱭᱦᱟ ᱡᱟᱦᱟᱱᱟᱜ ᱜᱮ ᱢᱮᱱ ᱠᱮᱫ ᱥᱚᱢᱟᱡᱽ ᱵᱟᱠᱷᱨᱟ ᱛᱮ ᱠᱟᱹᱴᱤᱡ ᱵᱚᱱ ᱥᱚᱯᱚᱴᱮᱭᱟ ᱵᱟᱝᱟ ᱥᱚᱯᱚᱴ ᱫᱚ ᱵᱟᱝᱟ ᱟᱢ ᱫᱚ ᱵᱟᱝᱟ ᱚᱱᱟ ᱫᱚ ᱢᱚᱴᱮ ᱵᱟᱝᱟ ᱟᱢ ᱡᱩᱫᱤ ᱡᱟᱦᱮᱨᱮᱢ ᱪᱟᱞᱟᱜ ᱠᱟᱱᱟ ᱢᱮᱱᱠᱷᱟᱱ ᱡᱟᱦᱮᱨ ᱫᱚ ᱟᱞᱚᱢ ᱪᱟᱞᱟᱜᱼᱟ ᱡᱟᱦᱮᱨ ᱫᱚ ᱟᱞᱚᱢ ᱪᱟᱞᱟᱜᱼᱟ ᱢᱚᱫᱤᱨ ᱪᱟᱞᱟᱜ ᱢᱮ ᱚᱠᱚᱭ ᱡᱩᱫᱤ ᱢᱚᱫᱤᱨᱮ ᱪᱟᱞᱟᱜ ᱠᱟᱱᱟ ᱩᱱᱤ ᱡᱩᱫᱤ ᱢᱟᱱᱟᱭᱮᱭᱟᱢ ᱢᱮᱱᱠᱷᱟᱱ ᱮ ᱵᱚᱭᱦᱟ ᱟᱢ ᱫᱚ ᱪᱮᱫᱟᱜ ᱢᱚᱫᱤᱨ ᱫᱚᱢ ᱪᱟᱞᱟᱜ ᱠᱟᱱᱟ ᱟᱢᱟᱜ ᱢᱟᱱᱮ ᱡᱟᱦᱮᱨ ᱢᱮᱱᱟᱜ ᱛᱟᱢᱟ ᱢᱮᱱᱠᱷᱟᱱ ᱡᱟᱦᱮᱨ ᱪᱮᱛᱟᱱ ᱨᱮ ᱯᱟᱹᱛᱭᱟᱹᱣ ᱵᱟᱹᱱᱩᱜ ᱛᱟᱭᱟ ᱩᱱᱠᱩ ᱢᱟ ᱠᱟᱹᱴᱤᱡ ᱠᱟᱹᱴᱤᱡ ᱥᱤᱢ ᱧᱮᱞ ᱛᱮᱢᱟ ᱟᱸᱥ ᱢᱚᱱᱮ ᱟᱸᱥ ᱢᱟ ᱵᱟᱝ ᱜᱚᱴᱟᱜ ᱠᱟᱱᱟ ᱥᱮ ᱟᱫᱚ ᱥᱮᱬᱟ ᱥᱤᱢ ᱪᱟᱭ ᱫᱚᱨᱠᱟᱨ ᱦᱮᱸᱥᱮ ᱱᱚᱝᱠᱟ ᱥᱤᱥᱴᱮᱢᱚᱜ ᱠᱟᱱᱟ ᱡᱩᱫᱤ ᱚᱠᱚᱭ ᱦᱚᱲᱮ ᱪᱟᱞᱟᱜ ᱠᱟᱱᱟ ᱢᱚᱱᱫᱤᱨ ᱩᱱᱤ ᱡᱩᱫᱤ ᱢᱟᱱᱟᱭᱟᱢ ᱡᱮ ᱟᱞᱚᱢ ᱪᱟᱞᱟᱜᱼᱟ ᱟᱵᱚᱨᱮᱱ ᱵᱚᱸᱜᱟ ᱵᱩᱨᱩ ᱢᱟ ᱱᱚᱰᱮ ᱢᱮᱱᱟᱜ ᱠᱚᱣᱟ ᱡᱟᱦᱮᱨ ᱜᱟᱲ ᱨᱮ ᱢᱮᱱᱟᱜ ᱠᱚᱣᱟ ᱚᱸᱰᱮ ᱜᱮ ᱨᱚᱲ ᱢᱮᱥᱮ ᱚᱸᱰᱮ ᱫᱚ ᱩᱱᱤ ᱦᱚᱲ ᱫᱚ ᱛᱩᱯᱩ ᱟᱛᱮᱫ ᱫᱚ ᱵᱟᱭ ᱥᱮᱱᱚᱜᱼᱟ ᱢᱮᱱᱠᱷᱟᱱ ᱡᱟᱦᱮᱨ ᱫᱚ ᱥᱩᱫ ᱜᱮ ᱤᱭᱟᱹ ᱜᱮ ᱵᱷᱟᱹᱵᱤᱭᱮᱜᱼᱟ ᱢᱟᱱᱮ ᱱᱚᱰᱮ ᱫᱚ ᱮᱲᱮ ᱜᱮᱭᱟ ᱥᱩᱫᱩ ᱮᱲᱮ ᱜᱮᱭᱟ ᱟᱵᱚ ᱫᱚᱵᱚᱱ ᱥᱩᱫᱩ ᱵᱚᱱ ᱮᱲᱮ ᱜᱮᱭᱟ ᱟᱨ ᱟᱵᱚᱣᱟᱜ ᱵᱤᱥᱣᱟᱥ ᱫᱚ ᱢᱤᱫᱴᱟᱝ ᱚᱱᱫᱷᱚ ᱵᱤᱥᱣᱟᱥ ᱠᱟᱱ ᱛᱟᱵᱚᱱᱟ ᱟᱵᱚᱣᱟᱜ ᱛᱤᱱᱟᱹᱜ ᱜᱟᱱ ᱦᱚᱲ ᱪᱚ ᱢᱮᱱᱟᱜ ᱠᱚ ᱛᱟᱵᱚᱱᱟ ᱚᱠᱚᱭ ᱦᱚᱸ ᱥᱚᱯᱚᱲ ᱫᱚ ᱵᱟᱠᱚ ᱥᱚᱯᱚᱲᱮᱫᱟ ᱛᱚ ᱵᱚᱭᱦᱟ ᱠᱚ ᱱᱚᱣᱟ ᱠᱚ ᱡᱤᱱᱤᱥ ᱫᱚ ᱜᱚᱢᱠᱮ ᱨᱚᱜᱷᱩᱱᱟᱛᱷ ᱢᱩᱨᱢᱩ ᱯᱚᱱᱰᱤᱛ ᱨᱚᱜᱷᱩᱱᱟᱛᱷ ᱢᱩᱨᱢᱩ ᱚᱠᱚᱭ ᱱᱟᱜ ᱵᱚᱱ ᱢᱮᱛᱟᱭ ᱠᱟᱱ ᱫᱚ ᱜᱩᱨᱩ ᱜᱚᱢᱠᱮ ᱠᱟᱱ ᱛᱟᱵᱚᱱᱟ ᱩᱱᱤ ᱩᱱᱤ ᱟᱵᱚ ᱵᱟᱧᱪᱟᱣ ᱞᱟᱹᱜᱤᱫ ᱛᱮ ᱛᱮᱦᱮᱧ ᱱᱚᱣᱟ ᱠᱚ ᱡᱤᱱᱤᱥ ᱚᱞ ᱫᱚᱦᱚ ᱟᱠᱟᱫ ᱢᱮᱱᱛᱮ ᱟᱵᱚ ᱵᱚᱱ ᱵᱟᱧᱪᱟᱣ ᱠᱟᱱᱟ ᱛᱮᱦᱮᱧ ᱡᱩᱫᱤ ᱱᱚᱣᱟ ᱠᱚ ᱡᱤᱱᱤᱥ ᱟᱵᱚ ᱟᱡᱟᱜ ᱵᱟᱵᱚᱱ ᱯᱷᱚᱞᱚᱭᱟ ᱢᱮᱱᱠᱷᱟᱱ ᱟᱵᱚ ᱪᱮᱫ ᱵᱚᱱ ᱵᱟᱧᱪᱟᱣ ᱫᱟᱲᱮᱭᱟᱜᱼᱟ ᱢᱟᱲᱟᱝ ᱛᱮ ᱱᱤᱛᱚᱜ ᱮᱴᱠᱮᱴᱚᱬᱮ ᱛᱤᱱᱟᱹᱜ ᱜᱟᱱ ᱟᱹᱰᱤ ᱜᱟᱱ ᱧᱮᱞᱚᱜ ᱠᱟᱱᱟ ᱫᱤᱥᱚᱢ ᱨᱮ ᱚᱠᱚᱭ ᱫᱚᱠᱚ ᱫᱟᱞᱮᱫ ᱠᱚᱣᱟ ᱚᱠᱚᱭ ᱫᱚᱠᱚ ᱜᱚᱡᱮᱫ ᱠᱚᱣᱟ ᱚᱠᱚᱭ ᱚᱲᱟᱜ ᱫᱚᱠᱚ ᱟᱠᱟᱨᱟᱜ ᱠᱟᱱ ᱛᱟᱠᱚᱣᱟ ᱢᱮᱱᱠᱷᱟᱱ ᱟᱵᱚ ᱟᱵᱚᱛᱮ ᱟᱵᱚ ᱡᱩᱢᱤᱫ ᱵᱚᱱ ᱛᱟᱦᱮᱱ ᱡᱩᱢᱤᱫ ᱡᱩᱢᱤᱫ ᱡᱚᱛᱚ ᱦᱚᱲ ᱜᱮᱛᱚ ᱠᱚ ᱨᱚᱲ ᱠᱟᱱᱟ ᱥᱳᱥᱟᱞ ᱢᱤᱰᱤᱭᱟ ᱨᱮᱠᱚ ᱨᱚᱲ ᱠᱟᱱᱟ ᱡᱚᱛᱚ ᱦᱚᱲ ᱜᱮᱠᱚ ᱢᱮᱢᱮᱱ ᱠᱟᱱᱟ ᱡᱩᱢᱤᱫᱚᱜ ᱯᱮ ᱡᱩᱢᱤᱫᱚᱜ ᱯᱮ ᱡᱩᱢᱤᱫᱚᱜ ᱯᱮ ᱢᱮᱱᱠᱷᱟᱱ ᱚᱠᱚᱭ ᱡᱩᱢᱤᱫᱚᱜᱼᱟ ᱚᱠᱚᱭ ᱦᱚᱸ ᱵᱟᱠᱚ ᱟᱸᱡᱚᱢᱮᱜᱼᱟ ᱡᱩᱫᱤ ᱚᱱᱟᱧ ᱞᱟᱹᱭ ᱠᱟᱜᱼᱟ ᱢᱟᱲᱟᱝ ᱠᱷᱚᱱ ᱦᱚᱸ ᱯᱚᱪᱟᱥ ᱥᱟᱴᱷᱤᱴᱤ ᱚᱲᱟᱜ ᱨᱮ ᱢᱟᱱᱮ ᱯᱚᱪᱟᱥ ᱥᱟᱴᱷᱤᱴᱤ ᱚᱲᱟᱜ ᱢᱤᱫᱴᱟᱝ ᱴᱚᱞᱟ ᱡᱩᱫᱤ ᱯᱚᱪᱟᱥ ᱥᱟᱴᱷᱤᱴᱤ ᱚᱲᱟᱜ ᱛᱟᱦᱮᱸ ᱠᱚᱜᱼᱟ ᱢᱮᱱᱠᱷᱟᱱ ᱚᱱᱟ ᱴᱚᱞᱟ ᱨᱮᱱ ᱦᱚᱲ ᱚᱛᱤ ᱠᱚᱢ ᱨᱮ ᱫᱚᱥ ᱡᱚᱱ ᱜᱟᱱ ᱠᱚ ᱩᱰᱩᱠᱚᱜ ᱠᱟᱱᱟ ᱢᱟᱱᱮ ᱟᱵᱚ ᱥᱟᱨᱱᱟ ᱫᱷᱚᱨᱚᱢ ᱥᱮ ᱟᱵᱚ ᱱᱚᱣᱟ ᱟᱜᱟᱢ ᱰᱟᱦᱟᱨ ᱢᱟᱨᱥᱟᱞ ᱞᱟᱹᱜᱤᱫ ᱛᱮ ᱢᱮᱱᱠᱷᱟᱱ ᱩᱱᱠᱩ ᱦᱚᱸᱠᱚ ᱨᱚᱲ ᱢᱟᱜᱟᱞ ᱦᱚᱪᱚᱜ ᱠᱟᱱᱟ

ᱡᱚᱛᱚ ᱦᱚᱲ ᱜᱮᱵᱚᱱ ᱧᱟᱢᱟ ᱢᱮᱱᱠᱷᱟᱱ ᱜᱚᱲᱚ ᱪᱮᱫᱟᱜ ᱵᱟᱵᱚᱱ ᱮᱢᱟ ᱠᱚᱣᱟ ᱩᱱᱠᱩ ᱪᱮᱫ ᱟᱠᱚ ᱵᱟᱠᱷᱨᱟ ᱠᱚ ᱫᱟᱲᱮᱭᱟᱜᱼᱟ ᱡᱚᱛᱚ ᱦᱚᱲ ᱵᱟᱠᱷᱨᱟ ᱜᱮᱠᱚ ᱵᱚᱱ ᱫᱟᱲᱮᱭᱟᱜᱼᱟ ᱛᱚ ᱟᱵᱚ ᱪᱮᱫᱟᱜ ᱵᱟᱵᱚᱱ ᱩᱰᱩᱠᱚᱜ ᱠᱟᱱᱟ ᱚᱠᱚᱭ ᱩᱰᱩᱠᱚᱜᱼᱟ ᱥᱟᱱᱛᱟᱲ ᱥᱚᱢᱟᱡᱽ ᱵᱟᱠᱷᱨᱟᱛᱮ ᱚᱠᱚᱭᱟᱜ ᱵᱤᱥᱣᱟᱥ ᱢᱮᱱᱟᱜ ᱛᱟᱭᱟ ᱱᱚᱣᱟ ᱢᱟᱲᱟᱝ ᱨᱮᱜᱮᱧ ᱢᱮᱱ ᱠᱮᱜᱼᱟ ᱱᱚᱣᱟ ᱵᱩᱡᱽ ᱨᱮᱦᱚᱸ ᱚᱞ ᱟᱠᱟᱱᱟ ᱜᱩᱨᱩ ᱜᱚᱢᱠᱮ ᱨᱚᱜᱷᱩᱱᱟᱛᱷ ᱢᱩᱨᱢᱩ ᱦᱚᱸ ᱱᱟᱯᱟᱭ ᱜᱮ ᱚᱞ ᱟᱠᱟᱫ ᱛᱟᱵᱚᱱᱟ ᱢᱮᱱᱠᱷᱟᱱ ᱟᱵᱚᱭ ᱵᱟᱧᱪᱟᱣ ᱵᱚᱱ ᱞᱟᱹᱜᱤᱫ ᱛᱮ ᱟᱵᱚ ᱜᱮ ᱵᱟᱵᱚᱱ ᱴᱷᱤᱠᱟᱜ ᱠᱟᱱᱟ ᱟᱵᱚᱣᱟᱜ ᱛᱮᱦᱮᱧ ᱟᱨ ᱵᱚᱱ ᱢᱮᱢᱮᱱ ᱠᱟᱱᱟ ᱟᱵᱚ ᱥᱟᱱᱛᱟᱲ ᱨᱚᱲ ᱜᱮ ᱵᱚᱱ ᱤᱭᱟᱹ ᱢᱟᱱᱮ ᱵᱚᱱ ᱟᱹᱲᱤᱥᱟᱜ ᱠᱟᱱᱟ ᱛᱮᱦᱮᱧ ᱮᱴᱟᱜ ᱦᱚᱲ ᱮᱴᱟᱜ ᱨᱚᱲ ᱛᱮᱵᱚᱱ ᱨᱚᱲ ᱠᱟᱱᱟ ᱮᱴᱟᱜ ᱫᱷᱚᱨᱚᱢ ᱦᱚᱲ ᱨᱚᱲ ᱛᱮᱵᱚᱱ ᱨᱚᱲ ᱠᱟᱱᱟ ᱢᱮᱱᱠᱷᱟᱱ ᱚᱱᱟᱜᱮ ᱱᱩᱠᱩ ᱥᱟᱱᱛᱟᱲ ᱦᱚᱸᱠᱚ ᱴᱷᱤᱠᱟᱹᱜ ᱫᱚᱨᱠᱟᱨ ᱡᱮᱦᱮᱛᱩ ᱟᱵᱚ ᱥᱟᱱᱛᱟᱲ ᱥᱚᱢᱟᱡᱽ ᱨᱮ ᱮᱴᱟᱜ ᱡᱟᱹᱛᱤ ᱨᱤᱱᱤᱡ ᱦᱚᱲ ᱡᱩᱫᱤᱢ ᱵᱟᱯᱞᱟᱜ ᱠᱟᱱᱟ ᱢᱮᱛᱟᱭ